ᱡᱚᱦᱟᱨ ᱜᱮ ᱥᱟᱱᱟᱢ ᱠᱚ ᱟᱨ ᱢᱤᱫᱴᱟᱝ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱟᱨ ᱪᱮᱫ ᱞᱮᱠᱟ ᱢᱮᱱᱟᱜ ᱯᱮᱭᱟ ᱜᱟᱛᱮ ᱠᱚ ᱟᱥᱟ ᱤᱧ ᱡᱚᱛᱚ ᱠᱚ ᱱᱟᱯᱟᱭ ᱨᱮᱜᱮ ᱯᱮ ᱛᱟᱦᱮᱸ ᱠᱚᱜᱼᱟ ᱤᱧ ᱦᱚᱸ ᱱᱟᱯᱟᱭ ᱨᱮᱜᱮ ᱢᱮᱱᱟᱜ ᱟᱠᱟᱫᱤᱧᱟ ᱛᱚ ᱛᱷᱚᱢᱱᱮᱞ ᱧᱮᱞ ᱠᱟᱛᱮ ᱱᱟᱦᱟᱜ ᱵᱚᱱ ᱵᱟᱰᱟᱭ ᱫᱟᱲᱮᱭᱟᱜ ᱠᱟᱱᱟ ᱤᱧ ᱚᱠᱟᱨᱮ ᱢᱮᱱᱟᱜ ᱟᱠᱟᱫᱤᱧᱟ ᱱᱤᱛᱚᱜ ᱛᱚ ᱚᱱᱟᱜᱮ ᱟᱫᱚ ᱵᱷᱩᱵᱮᱱᱥᱚᱨ ᱨᱮ ᱢᱮᱱᱟᱜ ᱟᱠᱟᱫᱤᱧᱟ ᱚᱲᱟᱜ ᱥᱮᱫ ᱨᱮᱫᱚ ᱵᱟᱝᱜᱮ ᱟᱨ ᱟᱹᱰᱤ ᱫᱤᱱ ᱦᱩᱭᱱᱟ ᱵᱷᱤᱰᱤᱭᱳ ᱦᱚᱸ ᱵᱟᱹᱧ ᱟᱹᱜᱩ ᱟᱠᱟᱫ ᱛᱟᱵᱚᱱ ᱟᱫᱚ ᱚᱱᱟ ᱠᱷᱟᱹᱛᱤᱨ ᱤᱠᱟᱹᱧ ᱠᱷᱚᱡᱚᱜᱼᱟ ᱟᱫᱚ ᱱᱚᱝᱠᱟ ᱥᱚᱢᱚᱭ ᱨᱮᱱᱟᱜ ᱚᱵᱷᱟᱵᱽ ᱜᱮᱛᱟᱵᱚᱱ ᱟᱨ ᱪᱮᱫ ᱵᱚ ᱪᱮᱠᱟᱭᱟ ᱟᱫᱚ ᱛᱮᱦᱮᱧ ᱢᱟ ᱱᱚ ᱛᱟᱹᱨᱤᱠᱷ ᱠᱟᱱᱟ ᱱᱚ ᱛᱟᱹᱨᱤᱠᱷ ᱨᱮᱱᱟᱜ ᱵᱷᱤᱰᱤᱭᱳ ᱟᱯᱮ ᱱᱟᱦᱟᱜ ᱯᱮ ᱧᱮᱞᱮᱜᱼᱟ ᱟᱫᱚ ᱪᱷᱚ ᱛᱟᱹᱨᱤᱠᱷ ᱪᱷᱚ ᱛᱟᱹᱨᱤᱠᱷ ᱱᱟᱦᱟᱜ ᱤᱧ ᱦᱮᱡ ᱟᱠᱟᱱᱟ ᱤᱧ ᱫᱚ ᱵᱷᱩᱵᱽᱱᱮᱥᱚᱨ ᱛᱮ ᱠᱤᱪᱷᱩ ᱠᱟᱹᱢᱤ ᱛᱟᱦᱮᱸ ᱠᱟᱱᱟ ᱟᱨ ᱚᱱᱟ ᱥᱟᱶᱛᱮ ᱤᱧ ᱢᱟ ᱟᱹᱛᱩ ᱫᱤᱥᱚᱢ ᱨᱤᱧ ᱛᱟᱦᱮᱸ ᱠᱟᱱᱟ ᱵᱟᱹᱦᱩ ᱢᱟ ᱵᱟᱨ ᱪᱟᱸᱫᱚ ᱞᱮᱠᱟ ᱜᱟᱱ ᱦᱩᱭᱩᱜ ᱠᱟᱱᱟ ᱵᱟᱡᱟᱨ ᱥᱮᱫ ᱨᱮ ᱢᱮᱱᱟᱜ ᱟᱠᱟᱫᱮᱭᱟ ᱟᱫᱚ ᱰᱤᱭᱩᱴᱤ ᱛᱟᱭ ᱢᱮᱱᱟᱜ ᱟᱠᱟᱫᱼᱟ ᱥᱮ ᱮᱱᱠᱷᱟᱱ ᱚᱸᱰᱮ ᱦᱤᱡᱩᱜ ᱥᱮᱱᱚᱜ ᱞᱟᱹᱜᱤᱫ ᱠᱟᱹᱴᱤᱡ ᱮ ᱦᱚᱭᱨᱟᱱ ᱧᱚᱜᱚᱜ ᱠᱟᱱᱟ ᱟᱫᱚ ᱦᱚᱭᱨᱟᱱ ᱫᱚ ᱢᱮᱱᱠᱷᱟᱱ ᱯᱩᱭᱥᱟᱹ ᱴᱟᱠᱟ ᱛᱟᱦᱮᱸ ᱠᱚᱜ ᱠᱷᱟᱱ ᱫᱚ ᱵᱟᱢ ᱦᱚᱭᱨᱟᱱᱚᱜ ᱜᱮᱭᱟ ᱟᱫᱚ ᱚᱱᱮ ᱥᱟᱺᱜᱤᱧ ᱰᱤᱭᱩᱴᱤ ᱛᱚ ᱱᱚᱝᱠᱟ ᱮᱠᱞᱟ ᱪᱟᱞᱟᱜ ᱟᱨ ᱱᱚᱝᱠᱟ ᱢᱟᱱᱮ ᱪᱮᱫ ᱚᱴᱳ ᱛᱮᱢ ᱪᱟᱞᱟᱜ ᱠᱷᱟᱱ ᱢᱟ ᱯᱩᱭᱥᱟᱹ ᱟᱹᱰᱤᱜᱟᱱ ᱠᱚ ᱜᱮᱸᱰᱟᱣ ᱢᱮᱜᱮᱭᱟ ᱱᱚᱣᱟ ᱵᱟᱡᱟᱨ ᱡᱟᱭᱜᱟ ᱨᱮ ᱡᱟᱦᱟᱸᱭ ᱱᱟᱦᱟᱜ ᱯᱮ ᱛᱟᱦᱮᱸ ᱠᱟᱱᱟ ᱵᱷᱩᱵᱽᱱᱮᱥᱥᱚᱨ ᱠᱚᱨᱮᱜ ᱯᱮ ᱵᱟᱲᱟᱭ ᱠᱟᱜ ᱜᱮᱭᱟ ᱛᱚ ᱚᱱᱟ ᱠᱷᱟᱹᱛᱤᱨ ᱟᱫᱚ ᱱᱚᱰᱮ ᱨᱤᱞᱮᱴᱤᱵᱽ ᱢᱮᱱᱟᱜ ᱠᱟᱜ ᱠᱚᱣᱟ ᱟᱞᱮ ᱟᱫᱚ ᱱᱚᱰᱮ ᱜᱮ ᱤᱧ ᱢᱮᱱᱟᱜ ᱠᱟᱜ ᱞᱤᱧᱟ ᱱᱚᱰᱮ ᱜᱮᱧ ᱵᱟᱥᱟ ᱟᱠᱟᱱᱟ ᱟᱨ ᱚᱸᱰᱮ ᱠᱷᱚᱱ ᱜᱮ ᱟᱠᱚᱣᱟᱜ ᱥᱠᱩᱴᱤ ᱢᱮᱱᱟᱜ ᱠᱟᱜᱼᱟ ᱛᱚ ᱚᱱᱟ ᱛᱮᱜᱮ ᱤᱫᱤ ᱟᱹᱜᱩᱭᱮ ᱠᱟᱹᱱᱟᱹᱧ ᱟᱨ ᱥᱮᱛᱟᱜ ᱟᱴᱴᱟ ᱠᱷᱚᱱᱟᱜ ᱛᱤᱱᱴᱟ ᱜᱟᱱ ᱫᱷᱟᱹᱨᱤᱡ ᱰᱤᱭᱩᱴᱤ ᱛᱮ ᱛᱟᱦᱮᱸ ᱠᱚᱜ ᱠᱟᱱᱟ ᱥᱮᱛᱟᱜ ᱤᱧ ᱤᱫᱤ ᱦᱚᱴᱚ ᱠᱟᱭ ᱠᱟᱱᱟ ᱟᱨᱦᱚᱸ ᱛᱤᱠᱤᱱ ᱛᱤᱱᱴᱟ ᱵᱮᱲᱟ ᱟᱨᱦᱚᱸᱧ ᱟᱹᱜᱩ ᱨᱩᱣᱟᱹᱲ ᱠᱟᱭ ᱠᱟᱱᱟ ᱟᱫᱚ ᱚᱱᱠᱟ ᱜᱮ ᱟᱫᱚ ᱟᱡ ᱫᱚ ᱦᱳᱥᱴᱮᱞ ᱨᱮ ᱢᱮᱱᱟᱜ ᱟᱠᱟᱫᱮᱭᱟ ᱟᱫᱚ ᱚᱸᱰᱮ ᱜᱤᱧ ᱤᱫᱤ ᱟᱹᱜᱩ ᱠᱟᱭ ᱠᱟᱱᱟ ᱛᱚ ᱟᱫᱚ ᱵᱷᱤᱰᱤᱭᱳ ᱠᱚᱫᱚ ᱦᱟᱸᱜ ᱵᱟᱹᱧ ᱵᱮᱱᱟᱣ ᱠᱟᱜᱼᱟ ᱛᱟᱵᱚᱱ ᱱᱤᱭᱟᱹ ᱠᱷᱟᱹᱛᱤᱨ ᱠᱤ ᱱᱚᱰᱮ ᱢᱟ ᱵᱟᱡᱟᱨ ᱡᱟᱭᱜᱟ ᱠᱟᱱᱟ ᱛᱚ ᱜᱟᱹᱰᱤ ᱢᱚᱴᱚᱨ ᱠᱚ ᱢᱤᱫ ᱞᱮᱛᱟᱲ ᱦᱤᱡᱩᱜ ᱥᱮᱱᱚᱜ ᱠᱟᱱᱟ ᱥᱮ ᱮᱱᱠᱷᱟᱱ ᱫᱚ ᱵᱷᱤᱰᱤᱭᱳᱢ ᱵᱮᱱᱟᱣ ᱨᱮᱦᱚᱸ ᱢᱮᱱᱠᱷᱟᱱ ᱨᱚᱲ ᱵᱟᱭ ᱟᱸᱡᱚᱢᱚᱜᱼᱟ ᱵᱟᱭ ᱟᱸᱡᱚᱢ ᱧᱟᱢᱚᱜᱼᱟ ᱛᱚ ᱚᱱᱟ ᱠᱷᱟᱹᱛᱤᱨ ᱜᱮ ᱵᱷᱤᱰᱤᱭᱳ ᱵᱟᱹᱧ ᱵᱮᱱᱟᱣ ᱟᱠᱟᱫᱼᱟ ᱦᱟᱸᱜ ᱛᱚ ᱚᱱᱟ ᱞᱟᱹᱜᱤᱫ ᱤᱠᱟᱹᱧ ᱠᱷᱚᱡᱚᱜᱼᱟ ᱛᱚ ᱵᱷᱞᱚᱜᱥ ᱵᱷᱤᱰᱤᱭᱳ ᱛᱮ ᱦᱚᱸ ᱵᱟᱹᱧ ᱟᱹᱜᱩ ᱟᱠᱟᱫᱮᱭᱟ ᱦᱟᱸᱜ ᱵᱟᱹᱦᱩ ᱫᱚ ᱤᱧ ᱥᱟᱶ ᱫᱚ ᱦᱟᱸᱜ ᱟᱡ ᱥᱟᱶ ᱫᱚ ᱦᱟᱸᱜ ᱵᱷᱞᱚᱜᱽ ᱫᱚ ᱦᱟᱸᱜ ᱵᱟᱹᱧ ᱵᱮᱱᱟᱣ ᱟᱠᱟᱫᱼᱟ ᱱᱤᱛ ᱵᱷᱳᱨ ᱦᱟᱸᱜ ᱛᱚ ᱡᱟᱦᱟᱸ ᱛᱤᱱᱟᱹᱜ ᱵᱷᱞᱚᱜᱽ ᱱᱚᱣᱟ ᱵᱷᱤᱰᱤᱭᱳ ᱯᱮ ᱧᱮᱞ ᱟᱠᱟᱫᱼᱟ ᱛᱚ ᱤᱧ ᱤᱧᱟᱹᱜ ᱱᱤᱡᱮᱨᱟᱜ ᱤᱧ ᱵᱮᱱᱟᱣ ᱟᱠᱟᱫᱼᱟ ᱟᱡ ᱟᱡᱟᱜ ᱮ ᱵᱮᱱᱟᱣ ᱟᱠᱟᱫᱼᱟ ᱢᱮᱱᱠᱷᱟᱱ ᱱᱚᱝᱠᱟ ᱢᱤᱫ ᱴᱷᱮᱱ ᱛᱟᱦᱮᱸ ᱠᱟᱛᱮᱫ ᱦᱟᱸᱜ ᱵᱟᱹᱞᱤᱧ ᱵᱮᱱᱟᱣ ᱟᱠᱟᱫᱼᱟ ᱛᱚ ᱵᱮᱱᱟᱣ ᱦᱩᱭᱩᱜ ᱜᱮᱭᱟ ᱢᱮᱱᱠᱷᱟᱱ ᱱᱤᱛᱚᱜ ᱥᱤᱪᱩᱭᱮᱥᱚᱱ ᱯᱚᱨᱤᱥᱛᱷᱤᱛᱤ ᱚᱱᱠᱟ ᱡᱟᱭᱜᱟ ᱨᱮ ᱛᱤᱸᱜᱩ ᱟᱠᱟᱫ ᱞᱤᱧᱟᱹ ᱠᱤ ᱢᱤᱫ ᱴᱷᱮᱱ ᱵᱟᱹᱱᱩᱜ ᱞᱤᱧᱟᱹ ᱟᱨ ᱪᱮᱫ ᱤᱧ ᱞᱟᱹᱭᱟ ᱟᱨ ᱱᱚᱰᱮ ᱦᱚᱸ ᱛᱮᱦᱮᱧ ᱱᱤᱛᱚᱜ ᱱᱟᱦᱟᱜ ᱱᱚᱝᱠᱟᱱ ᱡᱟᱭᱜᱟ ᱨᱮ ᱢᱮᱱᱟᱜ ᱟᱠᱟᱫ ᱞᱤᱧᱟᱹ ᱠᱤ ᱱᱚᱰᱮ ᱠᱟᱹᱴᱤᱡ ᱱᱤᱛᱚᱜ ᱜᱟᱹᱰᱤ ᱢᱚᱴᱚᱨ ᱠᱚ ᱠᱚᱢ ᱫᱷᱟᱨᱟ ᱦᱤᱡᱩᱜ ᱠᱟᱱᱟ ᱟᱨ ᱩᱱᱟᱹᱜ ᱱᱟᱦᱟᱜ ᱵᱟᱭ ᱟᱸᱡᱚᱢᱚᱜ ᱠᱟᱱᱟ ᱟᱨ ᱱᱚᱝᱠᱟ ᱯᱟᱨᱠ ᱞᱮᱠᱟᱱ ᱫᱷᱟᱨᱟ ᱡᱟᱭᱜᱟ ᱠᱟᱱᱟ ᱡᱟᱦᱟᱸ ᱨᱮᱠᱤ ᱮᱠᱥᱟᱨᱥᱟᱭᱤᱡᱽ ᱵᱟᱲᱟᱭᱮᱫᱼᱟ ᱠᱚ ᱟᱫᱚ ᱚᱱᱠᱟᱱ ᱡᱟᱭᱜᱟ ᱠᱟᱱᱟ ᱟᱫᱚ ᱚᱸᱰᱮ ᱦᱮᱡ ᱟᱠᱟᱱᱟᱹᱧ ᱟᱨᱤᱧ ᱟᱨ ᱩᱱᱟᱹᱜ ᱫᱤᱱ ᱦᱩᱭᱱᱟ ᱥᱮ ᱵᱷᱤᱰᱭᱳ ᱠᱚᱦᱚᱸ ᱵᱟᱭ ᱵᱮᱱᱟᱣ ᱟᱠᱟᱱᱟ ᱟᱫᱚ ᱵᱟᱠᱷᱟᱱ ᱦᱟᱸᱜ ᱯᱮ ᱩᱭᱦᱟᱹᱨ ᱵᱟᱲᱟ ᱜᱚᱫᱟ ᱦᱟᱸᱜ ᱟᱨ ᱪᱮᱫ ᱚᱠᱟᱭᱮᱱᱟ ᱠᱤᱱ ᱱᱩᱠᱤᱱ ᱫᱚ ᱟᱨ ᱵᱷᱤᱰᱤᱭᱳ ᱠᱚᱦᱚᱸ ᱵᱟᱭ ᱦᱤᱡᱩᱜ ᱠᱟᱱ ᱫᱚ ᱵᱟᱹᱠᱤᱱ ᱵᱮᱱᱟᱣᱮᱫᱼᱟ ᱪᱮᱫ ᱠᱚ ᱪᱮᱫ ᱯᱟᱪᱮ ᱪᱤᱠᱟᱹᱭᱮᱱᱟ ᱟᱫᱚ ᱚᱱᱠᱟ ᱠᱚᱫᱚ ᱪᱮᱫ ᱦᱚᱸ ᱚᱥᱩᱵᱤᱫᱷᱟ ᱠᱚᱫᱚ ᱵᱟᱭ ᱦᱩᱭ ᱠᱟᱱᱟ ᱟᱨ ᱱᱚᱝᱠᱟ ᱥᱚᱢᱚᱭ ᱨᱮᱱᱟᱜ ᱚᱵᱷᱟᱵᱽ ᱠᱷᱟᱹᱛᱤᱨ ᱛᱮᱜᱮ ᱵᱷᱤᱰᱤᱭᱳ ᱦᱚᱸ ᱵᱟᱭ ᱵᱮᱱᱟᱣ ᱠᱟᱱᱟ ᱦᱟᱸᱜ ᱛᱟᱵᱚᱱ ᱦᱮᱸ ᱥᱮ ᱟᱨ ᱛᱚ ᱮᱜᱟᱨᱚ ᱛᱟᱹᱨᱤᱠᱷ ᱠᱷᱚᱱ ᱢᱟ ᱦᱟᱸᱜ ᱤᱧ ᱟᱨᱦᱚᱸ ᱮᱠᱡᱟᱢ ᱮᱢᱤᱧ ᱪᱟᱞᱟᱜᱼᱟ ᱛᱚ ᱮᱜᱟᱨᱚ ᱛᱟᱹᱨᱤᱠᱷ ᱠᱷᱚᱱ ᱢᱟ ᱦᱟᱸᱜ ᱤᱧ ᱦᱚᱸ ᱮᱠᱡᱟᱢ ᱮᱢᱤᱧ ᱪᱟᱞᱟᱜᱼᱟ ᱟᱫᱚ ᱰᱮᱞᱤ ᱫᱚ ᱦᱟᱸᱜ ᱵᱟᱹᱱᱩᱜ ᱟᱱᱟᱝ ᱱᱚᱝᱠᱟ ᱪᱮᱫ ᱤᱧ ᱢᱮᱱᱟ ᱪᱷᱟᱹᱲᱤ ᱪᱷᱟᱹᱲᱤ ᱢᱮᱱᱟᱜᱼᱟ ᱛᱚ ᱚᱱᱟᱜᱮ ᱵᱟᱲᱟᱭ ᱦᱚᱪᱚ ᱞᱟᱹᱜᱤᱫ ᱱᱚᱣᱟ ᱵᱷᱤᱰᱤᱭᱳ ᱫᱚ ᱱᱟᱦᱟᱜ ᱤᱧ ᱵᱮᱱᱟᱣ ᱟᱠᱟᱫ ᱛᱟᱵᱚᱱ ᱟᱨ ᱚᱱᱠᱟ ᱠᱤᱪᱷᱩ ᱫᱚ ᱵᱟᱝᱜᱮ ᱟᱫᱚ ᱴᱷᱤᱠ ᱜᱮᱭᱟ ᱵᱷᱤᱰᱤᱭᱳ ᱵᱤᱥᱛᱤ ᱵᱟᱵᱚ ᱡᱤᱞᱤᱧᱟ ᱟᱨ ᱵᱷᱤᱰᱤᱭᱳ ᱫᱚ ᱱᱚᱛᱮ ᱨᱮᱜᱮ ᱵᱚ ᱢᱩᱪᱟᱹᱫ ᱠᱟᱜᱼᱟ ᱛᱚ ᱵᱷᱤᱰᱤᱭᱳ ᱚᱠᱟ ᱞᱮᱠᱟ ᱵᱚᱱ ᱵᱩᱡᱷᱟᱹᱣ ᱠᱟᱜᱼᱟ ᱠᱚᱢᱮᱱᱴ ᱠᱟᱛᱮ ᱵᱚ ᱵᱟᱲᱟᱭ ᱦᱚᱪᱚᱭᱤᱧᱟ ᱟᱨ ᱡᱩᱫᱤ ᱵᱚᱱ ᱠᱩᱥᱤ ᱟᱠᱟᱫ ᱛᱚᱵᱮ ᱢᱤᱫᱴᱟᱝ ᱞᱟᱭᱤᱠ ᱫᱚ ᱮᱢ ᱛᱚᱨᱟ ᱠᱟᱜ ᱢᱟ ᱛᱟᱵᱚᱱ ᱟᱨ ᱱᱚᱣᱟ ᱪᱮᱱᱮᱞ ᱨᱮ ᱡᱟᱦᱟᱸᱭ ᱠᱚ ᱱᱟᱣᱟ ᱵᱚᱱ ᱦᱮᱡ ᱟᱠᱟᱱᱟ ᱱᱚᱣᱟ ᱪᱮᱱᱮᱞ ᱥᱟᱶ ᱡᱚᱲᱟᱣ ᱛᱟᱦᱮᱱ ᱞᱟᱹᱜᱤᱫ ᱪᱮᱱᱮᱞ ᱥᱟᱵᱥᱠᱨᱟᱭᱤᱵ ᱠᱟᱜ ᱢᱟ ᱛᱟᱵᱚᱱ ᱛᱚ ᱴᱷᱤᱠ ᱜᱮᱭᱟ ᱟᱨ ᱧᱟᱯᱟᱢ ᱟᱵᱚ ᱱᱮᱠᱥᱴ ᱵᱞᱚᱜ ᱵᱷᱤᱰᱤᱭᱳ ᱛᱮ ᱢᱟ ᱛᱚᱵᱮ ᱠᱷᱟᱱ ᱤᱧ ᱯᱟᱥᱴᱟ ᱥᱮᱫ ᱠᱷᱚᱱ ᱡᱚᱛᱚ ᱠᱚ ᱡᱚᱦᱟᱨ ᱜᱮ